ᱥᱟᱱᱟᱢ ᱠᱚ ᱡᱚᱦᱟᱨ ᱟᱨ ᱟᱯᱮ ᱯᱮ ᱧᱮᱞᱮᱜᱼᱟ ᱟᱵᱚ ᱥᱟᱱᱛᱟᱲᱤ ᱱᱤᱭᱩᱡᱽ ᱟᱨ ᱟᱹᱞᱤᱧᱟᱜ ᱩᱯᱨᱩᱢ ᱫᱚ ᱦᱩᱭᱩᱜ ᱠᱟᱱᱟ ᱨᱟᱛᱷᱤᱭᱟ ᱢᱟᱨᱟᱱᱰᱤ ᱟᱹᱛᱩ ᱫᱚ ᱠᱷᱤᱲᱤᱭᱟᱹ ᱴᱤᱯᱩ ᱟᱨ ᱛᱮᱦᱮᱧ ᱟᱹᱞᱤᱧ ᱞᱤᱧ ᱥᱮᱴᱮᱨ ᱟᱠᱟᱱᱟ ᱱᱚᱣᱟ ᱠᱤᱧᱡᱷᱤᱨ ᱜᱟᱲ ᱫᱤᱥᱚᱢ ᱡᱟᱦᱮᱨ ᱥᱟᱶᱛᱮ ᱟᱨ ᱛᱮᱦᱮᱧ ᱱᱚᱣᱟ ᱴᱷᱟᱶ ᱨᱮ ᱡᱟᱦᱟᱸ ᱠᱤ ᱢᱟᱹᱡᱷᱤ ᱯᱟᱨᱜᱟᱱᱟ ᱟᱹᱨᱩ ᱯᱷᱮᱨᱟᱣ ᱥᱟᱶᱛᱮ ᱟᱵᱚ ᱢᱟᱹᱡᱷᱤ ᱯᱟᱨᱜᱟᱱᱟ ᱦᱚᱛᱮ ᱛᱮ ᱡᱟᱦᱟᱸ ᱨᱟᱭ ᱨᱤᱛ ᱵᱟᱝᱢᱟ ᱟᱹᱨᱤᱪᱟᱹᱞᱤ ᱪᱟᱹᱞᱩ ᱟᱠᱟᱱᱟ ᱚᱱᱟ ᱤᱫᱤ ᱠᱟᱛᱮ ᱛᱮᱦᱮᱧ ᱱᱚᱰᱮ ᱜᱟᱞᱚᱪ ᱦᱩᱭ ᱥᱟᱹᱛ ᱟᱠᱟᱱᱟ ᱟᱫᱚ ᱫᱮᱞᱟ ᱵᱚᱱ ᱛᱮᱦᱮᱧ ᱚᱱᱟ ᱤᱫᱤ ᱠᱟᱛᱮ ᱜᱮ ᱢᱤᱫ ᱜᱟᱞᱚᱪ ᱠᱟᱛᱷᱟ ᱵᱚᱱ ᱠᱩᱞᱤ ᱪᱮᱯᱮᱫᱼᱟ ᱜᱚᱢᱠᱮ ᱛᱟᱹᱠᱤᱱ ᱵᱚᱱ ᱠᱩᱞᱤ ᱠᱤᱱᱟ ᱜᱚᱢᱠᱮ ᱟᱹᱵᱤᱱᱟᱜ ᱩᱯᱨᱩᱢ ᱠᱟᱹᱴᱤᱡ ᱵᱤᱱ ᱥᱟᱱᱟᱢ ᱠᱚᱜᱮ ᱡᱚᱦᱟᱨ ᱟᱹᱞᱤᱧᱟᱜ ᱧᱩᱛᱩᱢ ᱫᱚ ᱡᱚᱜᱽᱫᱤᱥ ᱵᱟᱥᱠᱮ ᱟᱫᱚ ᱡᱤᱞᱟ ᱡᱚᱜᱽ ᱯᱟᱨᱜᱟᱱᱟ ᱠᱟᱱᱟᱞᱤᱧ ᱟᱹᱛᱩ ᱢᱟᱹᱱᱤᱜᱤᱨᱤ ᱟᱪᱪᱷᱟ ᱜᱚᱢᱠᱮ ᱟᱨ ᱛᱮᱦᱮᱧ ᱱᱚᱣᱟ ᱫᱤᱥᱚᱢ ᱡᱟᱦᱮᱨ ᱴᱷᱟᱶ ᱨᱮ ᱡᱟᱦᱟᱸ ᱫᱩᱯᱲᱩᱵ ᱯᱮ ᱫᱚᱦᱚ ᱟᱠᱟᱫ ᱫᱚ ᱱᱚᱣᱟ ᱫᱩᱯᱲᱩᱵ ᱫᱚ ᱚᱠᱟ ᱱᱟᱯ ᱛᱮᱦᱮᱧ ᱱᱚᱣᱟ ᱫᱩᱯᱲᱩᱵ ᱫᱚ ᱱᱚᱣᱟ ᱞᱟᱹᱜᱤᱫ ᱛᱮ ᱫᱚᱦᱚ ᱟᱠᱟᱱᱟ ᱟᱵᱚ ᱡᱟᱦᱟᱸ ᱠᱷᱮᱨᱣᱟᱲ ᱦᱚᱯᱚᱱᱟᱜ ᱠᱟᱥᱴᱚᱢᱟᱨᱤ ᱞᱚ ᱡᱟᱦᱟᱸ ᱢᱮᱱᱟᱜᱼᱟ ᱚᱱᱟᱜᱮ ᱥᱟᱱᱟᱢ ᱟᱹᱛᱩ ᱴᱚᱞᱟ ᱨᱮᱱ ᱢᱟᱺᱡᱷᱤ ᱠᱚᱴᱷᱮᱱ ᱯᱟᱨᱦᱟᱲ ᱥᱟᱺᱦᱤᱡ ᱛᱮ ᱚᱱᱟ ᱡᱤᱱᱤᱥ ᱪᱮᱫ ᱞᱮᱠᱟ ᱨᱮᱵᱚ ᱥᱮᱴᱮᱨᱟ ᱚᱱᱟ ᱠᱚ ᱛᱮᱦᱮᱧ ᱯᱤᱲ ᱯᱟᱨᱜᱟᱱᱟ ᱥᱟᱱᱟᱢ ᱯᱤᱲ ᱨᱮᱱ ᱯᱤᱲ ᱯᱟᱨᱜᱟᱱᱟ ᱠᱚᱠᱚ ᱦᱮᱡ ᱟᱠᱟᱱᱟ ᱟᱨ ᱩᱱᱠᱩ ᱠᱚ ᱥᱟᱱᱟᱢ ᱴᱚᱞᱟ ᱨᱮᱱ ᱢᱟᱺᱡᱷᱤ ᱴᱷᱮᱱ ᱠᱚ ᱥᱮᱴᱮᱨᱟ ᱚᱱᱟ ᱯᱟᱨᱦᱟᱲ ᱥᱟᱺᱦᱤᱡ ᱠᱚ ᱞᱟᱹᱭ ᱥᱚᱫᱚᱨ ᱟᱠᱚᱣᱟ ᱡᱮ ᱟᱵᱚᱣᱟᱜ ᱫᱚ ᱵᱟᱦᱟ ᱵᱟᱯᱞᱟ ᱠᱚᱨᱮ ᱱᱚᱝᱠᱟ ᱱᱚᱝᱠᱟ ᱛᱟᱵᱚᱱ ᱱᱤᱛᱤ ᱱᱤᱭᱚᱢ ᱢᱮᱱᱟᱜᱼᱟ ᱟᱨ ᱜᱚᱡ ᱜᱩᱨ ᱠᱚᱨᱮ ᱱᱚᱝᱠᱟ ᱱᱚᱝᱠᱟ ᱛᱟᱵᱚᱱ ᱱᱤᱛᱤ ᱱᱤᱭᱚᱢ ᱢᱮᱱᱟᱜᱼᱟ ᱡᱟᱦᱟᱸ ᱠᱤ ᱠᱤᱪᱷᱤ ᱡᱟᱭᱜᱟ ᱨᱮ ᱛᱮᱦᱮᱧ ᱱᱚᱰᱮ ᱱᱚᱣᱟ ᱫᱩᱯᱩᱲᱩᱵ ᱨᱮ ᱵᱟᱲᱟᱭ ᱧᱟᱢᱮᱱᱟ ᱡᱮ ᱡᱟᱦᱟᱸᱭ ᱠᱚ ᱱᱚᱣᱟ ᱥᱚᱦᱚᱨ ᱵᱟᱡᱟᱨ ᱠᱚᱨᱮ ᱫᱤᱠᱩ ᱠᱚ ᱧᱮᱞ ᱠᱚᱛᱮ ᱜᱚᱡ ᱦᱚᱲ ᱠᱚᱦᱚᱸ ᱵᱚᱱ ᱥᱤᱸᱫᱩᱨ ᱟᱠᱚ ᱠᱟᱱᱟ ᱛᱚ ᱟᱵᱚᱣᱟᱜ ᱫᱚ ᱱᱚᱣᱟ ᱫᱚ ᱵᱟᱹᱱᱩᱜ ᱟᱹᱱᱤᱡ ᱛᱚ ᱱᱚᱣᱟ ᱞᱮᱠᱟᱱ ᱠᱟᱛᱷᱟ ᱠᱚ ᱛᱮᱦᱮᱧ ᱱᱚᱰᱮ ᱵᱟᱲᱟᱭᱮᱱᱟ ᱡᱮ ᱵᱟᱝᱟ ᱟᱵᱚᱨᱮᱱ ᱦᱚᱸ ᱚᱱᱟ ᱫᱤᱠᱩ ᱜᱚᱵᱚᱞ ᱨᱮ ᱛᱟᱦᱮᱸ ᱠᱟᱛᱮ ᱱᱚᱝᱠᱟᱱᱟᱜ ᱦᱚᱸᱠᱚ ᱧᱮᱞ ᱡᱚᱝ ᱠᱟᱱᱟ ᱛᱚ ᱱᱩᱠᱩ ᱠᱚ ᱡᱩᱫᱤ ᱟᱵᱚᱣᱟᱜ ᱛᱮ ᱡᱩᱫᱤ ᱩᱱᱠᱩ ᱵᱟᱵᱚ ᱞᱟᱹᱭ ᱪᱤᱨᱜᱟᱹᱞ ᱠᱚᱣᱟ ᱮᱱᱠᱷᱟᱱ ᱦᱤᱡᱩᱜ ᱫᱤᱱ ᱨᱮ ᱵᱤᱥᱛᱤ ᱛᱮ ᱵᱤᱥᱛᱤ ᱱᱚᱣᱟ ᱠᱟᱹᱢᱤ ᱠᱚ ᱦᱩᱭᱟ ᱢᱮᱱᱛᱮ ᱱᱚᱣᱟ ᱠᱚᱦᱚᱸ ᱧᱮᱞᱚᱜᱚᱜ ᱠᱟᱱᱟ ᱟᱨ ᱚᱱᱟ ᱥᱟᱶᱛᱮ ᱱᱚᱜᱼᱚᱭ ᱡᱮ ᱛᱮᱦᱮᱧ ᱠᱚ ᱛᱮᱦᱮᱧ ᱠᱷᱚᱱᱟᱜ ᱢᱟᱱᱮ ᱤᱥᱤ ᱜᱮᱞ ᱯᱮ ᱥᱮᱨᱢᱟ ᱦᱩᱭᱩᱜ ᱠᱟᱱᱟ ᱱᱚᱜᱼᱚᱭ ᱢᱟᱹᱡᱷᱤ ᱯᱟᱨᱜᱟᱱᱟ ᱢᱚᱦᱚᱞ ᱯᱤᱧᱡᱷᱤᱨ ᱡᱟᱠᱟᱛ ᱨᱮᱭᱟᱜ ᱱᱚᱰᱮ ᱦᱚᱸ ᱠᱤᱪᱷᱤ ᱜᱟᱱ ᱚᱱᱟ ᱨᱮᱱ ᱠᱟᱹᱢᱤᱭᱟᱹ ᱠᱩᱢᱩᱴ ᱠᱚᱦᱚᱸ ᱵᱚᱸᱜᱟ ᱛᱟᱞᱟ ᱟᱠᱟᱱᱟ ᱠᱚ ᱟᱨ ᱠᱤᱪᱷᱩ ᱜᱟᱱ ᱫᱚ ᱢᱮᱱᱟᱜ ᱠᱚᱜᱮᱭᱟ ᱱᱩᱠᱩ ᱠᱚᱦᱚᱸ ᱱᱚᱣᱟ ᱨᱮᱭᱟᱝ ᱠᱟᱹᱢᱤ ᱞᱮᱠᱟᱛᱮ ᱵᱟᱝ ᱥᱩᱜᱩᱲ ᱞᱮᱠᱟᱛᱮ ᱠᱟᱹᱢᱤ ᱠᱚ ᱵᱟᱝ ᱦᱩᱭᱩᱜ ᱠᱟᱱᱟ ᱱᱚᱣᱟ ᱠᱚ ᱪᱮᱛᱟᱱ ᱨᱮ ᱛᱮᱦᱮᱧ ᱦᱚᱸ ᱜᱟᱞᱚᱪ ᱫᱚ ᱱᱚᱣᱟ ᱫᱚᱦᱚ ᱟᱠᱟᱱᱟ ᱟᱨ ᱛᱮᱦᱮᱧ ᱡᱟᱦᱟᱸ ᱮᱛᱚᱦᱚᱵ ᱫᱷᱟᱯ ᱨᱮ ᱡᱟᱦᱟᱸ ᱠᱚ ᱜᱟᱞᱚᱪ ᱫᱚᱦᱚ ᱟᱠᱟᱱᱟ ᱠᱚᱥᱴᱚᱢᱚᱨᱮ ᱞᱚ ᱪᱮᱛᱟᱱ ᱨᱮ ᱚᱱᱟ ᱫᱚ ᱟᱨᱦᱚᱸ ᱜᱟᱯᱟ ᱦᱟᱸᱜ ᱱᱚᱣᱟ ᱫᱚ ᱯᱟᱲᱦᱟᱲ ᱥᱟᱺᱦᱤᱡ ᱛᱮ ᱚᱠᱟᱴᱟᱝ ᱴᱷᱤᱠᱟ ᱚᱠᱟ ᱵᱟᱹᱲᱤᱡ ᱟᱠᱟᱱᱟ ᱚᱠᱟ ᱠᱚ ᱵᱟᱹᱲᱤᱡ ᱧᱮᱞ ᱟᱠᱟᱱᱟ ᱚᱱᱟ ᱠᱚ ᱟᱹᱨᱩ ᱯᱷᱮᱨᱟᱣ ᱠᱟᱛᱮ ᱚᱱᱟ ᱠᱚ ᱚᱞ ᱛᱚᱞᱚᱜᱼᱟ ᱜᱚᱢᱠᱮ ᱟᱵᱚ ᱛᱮᱦᱮᱧ ᱱᱚᱣᱟ ᱜᱟᱞᱚᱪ ᱟᱠᱷᱲᱟ ᱨᱮ ᱡᱟᱦᱟᱸ ᱟᱹᱨᱤᱪᱟᱹᱞᱤ ᱰᱨᱟᱯᱷᱴ ᱞᱮᱠᱟ ᱛᱮᱠᱚ ᱟᱹᱜᱩ ᱟᱠᱟᱫᱼᱟ ᱟᱨ ᱚᱱᱟ ᱠᱚᱢᱟ ᱵᱚ ᱟᱸᱡᱚᱢ ᱥᱟᱹᱛ ᱠᱮᱫᱼᱟ ᱞᱮᱠᱤᱱ ᱟᱹᱛᱩ ᱫᱤᱥᱚᱢ ᱨᱮ ᱡᱟᱦᱟᱸ ᱢᱟᱹᱡᱷᱤ ᱵᱟᱵᱟ ᱠᱚᱠᱚ ᱢᱟᱱᱟᱣ ᱵᱟᱛᱟᱣᱮᱫᱼᱟ ᱟᱨ ᱱᱚᱣᱟ ᱟᱹᱨᱩ ᱯᱷᱮᱨᱟᱣ ᱠᱟᱛᱮᱫ ᱱᱚᱣᱟ ᱠᱚ ᱢᱟᱱᱟᱣ ᱵᱟᱛᱟᱣᱟ ᱢᱮᱱᱛᱮ ᱟᱹᱵᱤᱱᱟᱜ ᱛᱤᱱᱟᱹᱜ ᱥᱟᱹᱨᱤ ᱯᱟᱹᱛᱭᱟᱹᱣ ᱟᱹᱞᱤᱧ ᱡᱟᱦᱟᱸ ᱞᱤᱧ ᱧᱮᱞ ᱛᱤᱭᱳᱜ ᱟᱠᱟᱫᱼᱟ ᱱᱚᱣᱟ ᱠᱚᱫᱚ ᱡᱩᱫᱤ ᱟᱵᱚ ᱠᱮᱴᱮᱡ ᱥᱟᱺᱦᱤᱡ ᱛᱮ ᱱᱚᱣᱟ ᱡᱤᱱᱤᱥ ᱠᱚ ᱟᱵᱚ ᱠᱤᱱᱛᱤ ᱨᱮᱭᱟᱝ ᱢᱟᱹᱡᱷᱤ ᱯᱟᱨᱜᱟᱱᱟ ᱢᱚᱦᱚᱞ ᱡᱩᱫᱤ ᱠᱮᱴᱮᱡ ᱥᱟᱺᱦᱤᱡ ᱛᱮ ᱱᱚᱣᱟ ᱟᱡ ᱠᱟᱹᱢᱤ ᱨᱮ ᱞᱟᱜᱟᱣᱟᱭ ᱟᱨ ᱩᱱᱠᱩ ᱢᱟᱹᱡᱷᱤ ᱠᱚᱴᱷᱮᱱ ᱥᱮᱴᱮᱨ ᱠᱟᱛᱮ ᱱᱚᱣᱟ ᱯᱟᱨᱦᱟᱲ ᱥᱟᱺᱦᱤᱡ ᱛᱮ ᱵᱩᱡᱷᱟᱹᱣ ᱟᱠᱚᱣᱟ ᱟᱨ ᱚᱞ ᱛᱚᱞ ᱟᱱᱛᱮ ᱱᱚᱣᱟ ᱫᱚ ᱟᱠᱚ ᱡᱚᱛᱚ ᱢᱟᱹᱡᱷᱤ ᱵᱚᱱ ᱮᱢᱟ ᱠᱚᱣᱟ ᱮᱱᱠᱷᱟᱱ ᱫᱚ ᱱᱚᱣᱟ ᱠᱚᱫᱚ ᱦᱤᱡᱩᱜ ᱠᱟᱱ ᱫᱤᱱ ᱨᱮ ᱵᱷᱟᱹᱜᱤ ᱥᱟᱺᱦᱤᱡ ᱮ ᱠᱟᱹᱢᱤᱭᱟ ᱢᱮᱱᱛᱮ ᱱᱚᱣᱟ ᱟᱥᱟ ᱛᱟᱦᱮᱱ ᱠᱟᱱᱟ ᱟᱫᱚ ᱛᱮᱦᱮᱧ ᱫᱷᱟᱹᱵᱤᱡ ᱛᱮ ᱡᱟᱦᱟᱸ ᱢᱟᱹᱡᱷᱤ ᱯᱟᱨᱜᱟᱱᱟ ᱢᱚᱦᱚᱞ ᱵᱮᱨᱮᱫ ᱟᱠᱟᱱ ᱫᱚ ᱠᱮᱸᱡᱷᱮᱨ ᱡᱮᱞᱟ ᱨᱮ ᱢᱮᱱ ᱫᱚ ᱤᱱᱠᱟᱹᱛᱮ ᱪᱳᱫᱚ ᱯᱚᱸᱫᱽᱨᱚ ᱵᱚᱨᱥᱚ ᱱᱟᱜ ᱦᱩᱭᱩᱜ ᱠᱟᱱᱟ ᱛᱚᱵᱮ ᱚᱱᱟ ᱪᱳᱫᱚ ᱯᱚᱸᱫᱽᱨᱚ ᱵᱚᱨᱥᱚ ᱵᱷᱤᱛᱨᱤ ᱨᱮ ᱡᱟᱦᱟᱸ ᱛᱤᱱᱟᱹᱜ ᱞᱟᱹᱠᱛᱤ ᱛᱟᱦᱮᱸ ᱠᱟᱱᱟ ᱢᱟᱹᱡᱷᱤ ᱵᱟᱵᱟ ᱠᱚ ᱴᱷᱮᱱ ᱟᱨ ᱱᱚᱣᱟ ᱟᱹᱨᱤᱪᱟᱹᱞᱤ ᱦᱩᱭᱮᱱ ᱟᱨ ᱞᱟᱭᱼᱞᱟᱠᱪᱟᱨ ᱦᱩᱭᱮᱱ ᱱᱚᱣᱟ ᱠᱚ ᱤᱫᱤ ᱠᱟᱛᱮᱫ ᱢᱟᱹᱡᱷᱤ ᱯᱟᱨᱜᱟᱱᱟ ᱢᱚᱦᱚᱞ ᱚᱱᱟ ᱜᱨᱟᱥ ᱞᱮᱵᱮᱞ ᱛᱮ ᱛᱤᱱᱟᱹᱜ ᱡᱳᱨᱮ ᱥᱮᱴᱮᱨ ᱟᱠᱟᱫᱟ ᱟᱫᱚ ᱱᱚᱣᱟ ᱫᱚ ᱜᱨᱟᱥ ᱨᱩᱴ ᱛᱮ ᱵᱟᱝᱠᱤᱱ ᱥᱮᱴᱮᱨ ᱫᱟᱲᱮᱭᱟᱜ ᱠᱟᱱ ᱱᱚᱣᱟ ᱨᱮᱭᱟᱜ ᱫᱚ ᱢᱩᱠᱠᱷᱚ ᱠᱟᱨᱚᱱ ᱫᱚ ᱱᱚᱣᱟ ᱠᱟᱱ ᱜᱮᱭᱟ ᱡᱟᱦᱟᱸ ᱵᱟᱵᱚᱱ ᱢᱮᱱᱟ ᱡᱩᱢᱤᱫ ᱱᱚᱣᱟ ᱨᱮ ᱡᱩᱢᱤᱫ ᱨᱮᱭᱟᱜ ᱚᱵᱷᱟᱵᱽ ᱢᱮᱱᱟᱜᱼᱟ ᱟᱨ ᱱᱚᱣᱟ ᱨᱮᱭᱟᱝ ᱟᱹᱱᱟᱹᱭᱩᱨ ᱠᱚᱣᱟᱜ ᱠᱤᱪᱷᱤ ᱜᱟᱱ ᱱᱚᱣᱟ ᱵᱷᱤᱛᱨᱤ ᱨᱮ ᱟᱹᱰᱤ ᱵᱷᱩᱞ ᱠᱚ ᱛᱟᱦᱮᱸ ᱤᱫᱤ ᱟᱠᱟᱱᱟ ᱚᱱᱟ ᱤᱫᱤ ᱛᱮ ᱱᱚᱣᱟ ᱠᱚ ᱜᱨᱟᱥ ᱨᱩᱴ ᱨᱮ ᱵᱟᱝ ᱥᱮᱴᱮᱨ ᱫᱟᱲᱮᱭᱟᱫ ᱠᱟ ᱟᱨ ᱡᱟᱦᱟᱸᱭ ᱠᱚ ᱠᱚ ᱠᱟᱹᱢᱤ ᱠᱟᱱ ᱫᱚ ᱢᱟᱹᱡᱷᱤ ᱠᱚ ᱛᱚ ᱢᱟᱹᱡᱷᱤ ᱠᱚ ᱴᱷᱮᱱ ᱱᱚᱣᱟ ᱡᱤᱱᱤᱥ ᱵᱟᱝ ᱥᱮᱴᱮᱨ ᱟᱠᱟᱱᱟ ᱟᱫᱚ ᱛᱮᱦᱮᱧ ᱟᱨ ᱜᱟᱯᱟᱦᱟᱜ ᱫᱩᱯᱲᱩᱵ ᱨᱮᱫᱚ ᱱᱚᱣᱟ ᱜᱮ ᱩᱱᱠᱩ ᱴᱷᱮᱱ ᱪᱮᱫ ᱞᱮᱠᱟᱨᱮ ᱱᱚᱣᱟ ᱡᱤᱱᱤᱥ ᱠᱚ ᱥᱮᱴᱮᱨᱟ ᱱᱚᱣᱟ ᱠᱚ ᱪᱮᱛᱟᱱ ᱨᱮ ᱜᱟᱞᱚᱪ ᱦᱩᱭᱩᱜᱼᱟ ᱜᱚᱢᱠᱮ ᱡᱚᱜᱽᱫᱤᱥ ᱵᱟᱥᱠᱮ ᱛᱟᱹᱠᱤᱱ ᱡᱟᱦᱟᱸ ᱠᱤᱱ ᱞᱟᱹᱭ ᱠᱮᱜᱼᱟ ᱛᱚᱵᱮ ᱛᱮᱦᱮᱧ ᱢᱟᱹᱡᱷᱤ ᱯᱟᱨᱜᱟᱱᱟ ᱢᱚᱦᱚᱞ ᱨᱮᱭᱟᱜ ᱦᱚᱸ ᱠᱤᱪᱷᱤ ᱵᱷᱩᱞ ᱛᱚᱵᱮ ᱛᱟᱦᱮᱸ ᱟᱠᱟᱱ ᱜᱮᱭᱟ ᱪᱮᱠᱟᱛᱮ ᱟᱠᱚ ᱛᱮᱦᱮᱧ ᱱᱚᱣᱟ ᱢᱟᱹᱡᱷᱤ ᱠᱚ ᱴᱷᱟᱶᱛᱮ ᱱᱚᱣᱟ ᱠᱚ ᱠᱟᱛᱷᱟ ᱵᱟᱠᱚ ᱯᱟᱥᱱᱟᱣ ᱥᱮᱴᱮᱨ ᱫᱟᱲᱮ ᱟᱠᱟᱫᱼᱟ ᱟᱨ ᱚᱱᱟ ᱤᱫᱤ ᱠᱟᱛᱮ ᱟᱠᱚ ᱡᱟᱦᱟᱸ ᱛᱤᱱᱟᱹᱜ ᱟᱵᱚ ᱠᱚ ᱪᱮᱫ ᱠᱚ ᱞᱟᱹᱜᱤᱫ ᱡᱟᱦᱟᱸ ᱟᱹᱱᱼᱟᱹᱨᱤ ᱟᱹᱨᱤᱪᱟᱹᱞᱤ ᱞᱟᱭᱼᱞᱟᱠᱪᱟᱨ ᱠᱚ ᱛᱟᱦᱮᱸ ᱠᱟᱱᱟ ᱟᱨ ᱱᱚᱣᱟ ᱠᱚ ᱵᱟᱠᱚ ᱥᱮᱴᱮᱨ ᱫᱟᱲᱮ ᱠᱟᱣᱫᱟ ᱚᱱᱟ ᱤᱫᱤ ᱠᱟᱛᱮᱫ ᱟᱠᱚ ᱦᱚᱸ ᱵᱷᱩᱞ ᱫᱩᱠ ᱠᱚ ᱵᱩᱡᱷᱟᱹᱣᱮᱫᱼᱟ ᱛᱚᱵᱮ ᱱᱚᱣᱟ ᱛᱟᱭᱚᱢ ᱟᱠᱚ ᱠᱚ ᱪᱮᱥᱴᱟᱭᱮᱫᱼᱟ ᱦᱟᱸᱜ ᱟᱨ ᱪᱮᱫ ᱞᱮᱠᱟᱛᱮ ᱱᱚᱣᱟ ᱜᱨᱟᱥ ᱨᱩᱴ ᱞᱮᱵᱮᱞ ᱛᱮ ᱥᱮᱴᱮᱨᱚᱜᱼᱟ ᱟᱨ ᱢᱟᱹᱡᱷᱤ ᱯᱟᱨᱜᱟᱱᱟ ᱠᱚ ᱱᱚᱣᱟ ᱟᱹᱱᱼᱟᱹᱨᱤ ᱪᱮᱛᱟᱱ ᱨᱮ ᱥᱮᱪᱮᱫ ᱠᱚ ᱮᱢᱟ ᱠᱚᱣᱟ ᱟᱨ ᱚᱱᱟ ᱛᱟᱭᱚᱢ ᱛᱮ ᱟᱠᱚᱣᱟᱜ ᱦᱚᱸ ᱱᱚᱣᱟ ᱩᱭᱦᱟᱹᱨ ᱛᱟᱦᱮᱱ ᱠᱟᱱᱟ ᱟᱨ ᱱᱚᱣᱟ ᱱᱤᱥᱪᱤᱛ ᱨᱩᱯ ᱨᱮ ᱟᱹᱨᱩ ᱯᱷᱮᱨᱟᱜᱼᱟ ᱟᱨ ᱱᱚᱣᱟ ᱥᱚᱢᱟᱡᱽ ᱱᱟᱯᱟᱭ ᱛᱮ ᱞᱟᱲᱟᱜᱼᱟ ᱢᱮᱱᱛᱮ ᱟᱥᱟ ᱛᱟᱦᱮᱱ ᱠᱟᱱᱟ ᱦᱳᱭ ᱢᱟ ᱛᱚᱵᱮ ᱥᱟᱱᱟᱢ ᱠᱚᱜᱮ